ᱟᱯᱮ ᱟᱯᱮ ᱞᱟᱭᱤᱠ ᱟᱨ ᱟᱯᱮ ᱠᱚᱢᱮᱱᱴ ᱜᱮ ᱟᱞᱮ ᱫᱟᱲᱮ ᱫᱚ ᱠᱟᱱᱟ ᱟᱨ ᱱᱚᱝᱠᱟ ᱜᱮ ᱟᱯᱮ ᱥᱟᱯᱳᱨᱴ ᱯᱮ ᱮᱢᱟ ᱞᱮᱠᱷᱟᱡ ᱛᱚ ᱟᱯᱮ ᱟᱨᱦᱚᱸ ᱱᱟᱣᱟ ᱱᱟᱣᱟ ᱵᱷᱤᱰᱤᱭᱳ ᱞᱮ ᱥᱟᱱᱟᱢ ᱠᱚ ᱡᱚᱦᱟᱨ ᱛᱮᱦᱮᱧ ᱟᱞᱮ ᱱᱚᱣᱟ ᱵᱷᱤᱰᱤᱭᱳ ᱨᱮ ᱫᱚᱝ ᱮᱱᱮᱡ ᱨᱮ ᱪᱮᱫᱠᱟ ᱠᱚ ᱨᱩᱭᱫᱟ ᱱᱚᱣᱟ ᱞᱮ ᱟᱯᱮ ᱞᱮ ᱞᱟᱹᱭ ᱠᱟᱱᱟ

ᱚᱠᱟ ᱱᱚᱣᱟ ᱨᱩ ᱛᱮᱦᱚᱧ ᱞᱟᱹᱭ ᱟᱸᱡᱚᱢᱟᱫ ᱢᱮᱭᱟ ᱟᱨ ᱥᱮ ᱢᱚᱪᱟ ᱛᱮᱦᱚᱧ ᱞᱟᱹᱭ ᱟᱸᱡᱚᱢᱟᱫ ᱢᱮᱭᱟ ᱛᱚ ᱱᱚᱣᱟ ᱫᱚ ᱢᱤᱫᱴᱮᱡ ᱫᱚᱝ ᱨᱩ ᱨᱮᱭᱟᱜ ᱮᱦᱚᱵ ᱢᱚᱛᱞᱚᱵ ᱮᱱᱮᱡ ᱮᱱᱮᱡ ᱞᱟᱦᱟᱨᱮ ᱚᱠᱟ ᱞᱮᱠᱟ ᱠᱚ ᱮᱦᱚᱵ ᱫᱟ ᱚᱱᱟᱜᱤᱧ ᱞᱟᱹᱭ ᱟᱸᱡᱚᱢ ᱢᱮᱭᱟ ᱢᱚᱪᱟ ᱛᱮᱦᱚᱧ ᱞᱟᱹᱭᱟᱫ ᱢᱮᱭᱟ ᱟᱨ ᱨᱩ ᱠᱟᱛᱮᱧ ᱞᱟᱹᱭᱟᱫ ᱢᱮᱭᱟ ᱟᱫᱚ ᱚᱠᱟ ᱫᱚ ᱥᱮᱨᱮᱧ ᱱᱚᱣᱟ ᱨᱩ ᱠᱟᱛᱮ ᱜᱮ ᱩᱱᱤ ᱫᱚ ᱥᱮᱨᱮᱧᱟ ᱟᱨ ᱛᱟᱦᱮᱸ ᱠᱟᱱᱟ ᱱᱤᱭᱟᱹ ᱫᱚ ᱫᱚᱝ ᱮᱱᱮᱡ ᱨᱮᱭᱟᱜ ᱫᱚᱝ ᱮᱱᱮᱡ ᱨᱮᱭᱟᱜ ᱥᱮᱨᱮᱧ ᱫᱚ ᱚᱠᱟ ᱢᱮᱱᱟᱜᱼᱟ ᱚᱱᱟ ᱢᱟᱲᱟᱝ ᱨᱮᱭᱟᱜ ᱨᱩᱯ ᱦᱩᱸ ᱚᱱᱟ ᱫᱚ ᱚᱠᱟ ᱫᱚᱝ ᱮᱱᱮᱡ ᱫᱚᱝ ᱮᱱᱮᱡ ᱨᱮᱵᱚᱱ ᱥᱮᱨᱮᱧ ᱫᱟ ᱛᱚ ᱚᱱᱟ ᱞᱟᱦᱟ ᱨᱮᱢ ᱨᱩᱭᱟ ᱥᱮᱨᱮᱧ ᱮᱱᱮᱡ ᱞᱟᱦᱟ ᱨᱮᱢ ᱨᱩᱭᱟ ᱟᱨ ᱱᱚᱣᱟ ᱵᱷᱤᱰᱤᱭᱳ ᱟᱜᱟᱨ ᱟᱯᱮ ᱧᱮᱞ ᱠᱟᱛᱮ ᱢᱚᱡᱽ ᱯᱮ ᱟᱹᱭᱠᱟᱹᱣ ᱠᱮᱫ ᱠᱷᱟᱡ ᱛᱚᱵᱮ ᱞᱟᱭᱤᱠ ᱥᱟᱵᱥᱠᱨᱟᱭᱤᱵ ᱟᱨ ᱠᱚᱢᱮᱱᱴ ᱫᱚ ᱟᱞᱚᱯᱮ ᱦᱤᱲᱤᱧᱟ ᱟᱨ ᱟᱯᱮᱭᱟᱜ ᱟᱯᱮᱭᱟᱜ ᱞᱟᱭᱤᱠ ᱟᱨ ᱟᱯᱮᱭᱟᱜ ᱠᱚᱢᱮᱱᱴ ᱜᱮ ᱟᱞᱮᱭᱟᱜ ᱫᱟᱲᱮ ᱫᱚ ᱠᱟᱱᱟ ᱟᱨ ᱱᱚᱝᱠᱟ ᱜᱮ ᱟᱯᱮ ᱥᱟᱯᱳᱨᱴ ᱯᱮ ᱮᱢᱟ ᱞᱮᱠᱷᱟᱡ ᱛᱚ ᱟᱯᱮ ᱟᱨᱦᱚᱸ ᱱᱟᱣᱟ ᱱᱟᱣᱟ ᱵᱷᱤᱰᱤᱭᱳ ᱞᱮ ᱠᱩᱞ ᱟᱯᱮᱭᱟ ᱟᱭᱢᱟ ᱥᱟᱨᱦᱟᱣ